ᱦᱮᱞᱳ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱚᱜ ᱟᱹᱧ ᱢᱚᱡᱽ ᱜᱮ ᱢᱮᱱᱟᱜ ᱯᱮᱭᱟ ᱟᱨ ᱤᱧ ᱦᱚᱸ ᱱᱟᱦᱟᱜ ᱢᱚᱡᱽ ᱜᱮᱭᱟ ᱟᱨ ᱱᱤᱛᱚᱜ ᱫᱚ ᱦᱟᱸᱜ ᱱᱚᱜᱼᱚᱭ ᱥᱟᱹᱯᱨᱤ ᱵᱟᱜᱟᱱ ᱨᱮ ᱢᱤᱱᱟᱹᱧᱟ ᱱᱟᱦᱟᱜ ᱟᱨ ᱱᱤᱛᱚᱜ ᱫᱚ ᱥᱟᱹᱯᱨᱤ ᱵᱩᱴᱟᱹ ᱨᱮᱭᱟᱜ ᱜᱷᱟᱥ ᱥᱟᱯᱷᱟ ᱦᱩᱭᱩᱜ ᱞᱟᱹᱜᱤᱫ ᱱᱚᱜᱼᱚ ᱱᱚᱝᱠᱟ ᱱᱟᱦᱟᱜ ᱱᱚᱜᱼᱚ ᱱᱚᱝᱠᱟ ᱥᱟᱹᱯᱨᱤ ᱢᱮᱱᱟᱜᱼᱟ ᱱᱚᱸᱰᱮ ᱫᱚ ᱯᱩᱨᱟᱹ ᱥᱟᱹᱯᱨᱤ ᱵᱟᱜᱟᱱ ᱠᱟᱱᱟ ᱱᱚᱜᱼᱚ ᱱᱚᱝᱠᱟ ᱱᱟᱦᱟᱜ ᱱᱚᱜᱼᱚᱭ ᱯᱮ ᱧᱮᱞᱮᱫ ᱠᱟᱱ ᱜᱮᱭᱟ ᱞᱟᱭᱤᱱ ᱞᱟᱭᱤᱱ ᱨᱚᱦᱚᱭ ᱦᱩᱭ ᱠᱟᱱᱟ ᱱᱚᱜᱼᱚ ᱱᱚᱝᱠᱟ ᱱᱟᱦᱟᱜ ᱟᱨ ᱱᱚᱜᱼᱚ ᱱᱚᱝᱠᱟ ᱢᱤᱫ ᱵᱟᱨ ᱫᱚ ᱵᱟᱦᱟ ᱮᱦᱚᱵ ᱠᱟᱱᱟ ᱦᱟᱸᱜ ᱱᱚᱜᱼᱚ ᱱᱚᱝᱠᱟ ᱱᱟᱦᱟᱜ ᱟᱨ ᱱᱚᱜᱼᱚᱭ ᱯᱮ ᱧᱮᱞᱮᱫ ᱠᱟᱱ ᱜᱮᱭᱟ ᱱᱚᱛᱮ ᱢᱟ ᱦᱟᱸᱜ ᱱᱟᱹᱨᱤᱭᱟᱹᱲ ᱟᱨ ᱥᱩᱯᱟᱹᱲᱤ ᱵᱟᱜᱟᱱ ᱠᱟᱱᱟ ᱱᱟᱦᱟᱜ ᱱᱚᱜᱼᱚᱭ ᱯᱮ ᱧᱮᱞᱮᱫ ᱜᱮᱭᱟ ᱟᱨ ᱱᱚᱛᱮ ᱨᱮ ᱢᱤᱫ ᱦᱚᱲ ᱢᱮᱱᱟᱭ ᱛᱟᱹᱞᱤᱧᱟ ᱱᱟᱦᱟᱜ ᱱᱩᱭ ᱱᱚᱰᱮ ᱛᱚ ᱱᱤᱛᱚᱜ ᱫᱚ ᱟᱹᱞᱤᱧ ᱫᱚ ᱱᱚᱣᱟ ᱥᱟᱹᱯᱟᱹᱨᱤ ᱵᱩᱴᱟᱹ ᱨᱮᱭᱟᱜ ᱜᱷᱟᱥ ᱞᱤᱧ ᱛᱩᱫ ᱥᱟᱯᱷᱟᱭᱟ ᱟᱨ ᱟᱹᱰᱤ ᱠᱟᱡᱟᱠ ᱜᱷᱟᱥ ᱵᱟᱲᱟᱣ ᱠᱟᱱᱟ ᱜᱷᱟᱥ ᱦᱚᱸ ᱱᱚᱜᱼᱚ ᱱᱚᱝᱠᱟ ᱯᱮ ᱧᱮᱞᱮᱫ ᱠᱟᱱ ᱜᱮᱭᱟ ᱱᱚᱣᱟ ᱵᱩᱴᱟᱹ ᱨᱮ ᱱᱚᱜᱼᱚ ᱱᱚᱝᱠᱟ ᱱᱚᱰᱮ ᱜᱮ ᱦᱟᱸᱜ ᱛᱩᱫ ᱥᱟᱯᱷᱟᱭ ᱦᱩᱭᱩᱜᱼᱟ ᱟᱨ ᱜᱟᱛᱮ ᱠᱚ ᱱᱚᱜᱼᱚᱭ ᱱᱟᱦᱟᱜ ᱱᱤᱛᱚᱜ ᱫᱚ ᱱᱚᱜᱼᱚ ᱱᱚᱝᱠᱟ ᱱᱟᱦᱟᱜ ᱜᱷᱟᱥ ᱨᱟᱪᱟᱜ ᱥᱟᱯᱷᱟ ᱦᱩᱭᱩᱜ ᱠᱟᱱᱟ ᱱᱚᱜᱼᱚ ᱱᱚᱝᱠᱟ ᱯᱩᱨᱟᱹ ᱱᱚᱜᱼᱚ ᱱᱚᱝᱠᱟ ᱰᱮᱜ ᱰᱮᱜ ᱜᱮᱭᱟ ᱫᱟᱨᱮ ᱫᱚ ᱱᱚᱜᱼᱚᱭ ᱯᱮ ᱧᱮᱞᱮᱫ ᱠᱟᱱ ᱜᱮᱭᱟ ᱱᱟᱦᱟᱜ ᱟᱨ ᱱᱚᱜᱼᱚ ᱱᱚᱣᱟ ᱦᱚᱸ ᱱᱚᱜᱼᱚ ᱱᱚᱝᱠᱟ ᱵᱟᱦᱟᱣ ᱠᱟᱱᱟ ᱦᱟᱸᱜ ᱵᱟᱦᱟ ᱮᱦᱚᱵ ᱠᱟᱱᱟ ᱱᱚᱜᱼᱚ ᱱᱚᱝᱠᱟ ᱱᱟᱦᱟᱜ ᱟᱨ ᱱᱤᱛᱚᱜ ᱫᱚ ᱨᱟᱪᱟ ᱥᱟᱯᱷᱟ ᱦᱩᱭᱩᱜ ᱠᱟᱱᱟ ᱱᱚᱜᱼᱚ ᱱᱚᱝᱠᱟ ᱟᱨ ᱜᱟᱛᱮ ᱠᱚ ᱱᱚᱜᱼᱚ ᱱᱚᱝᱠᱟ ᱯᱮ ᱧᱮᱞᱮᱫ ᱠᱟᱱ ᱜᱮᱭᱟ ᱚᱸᱰᱮᱱᱟᱜ ᱢᱤᱫᱴᱮᱡ ᱡᱚ ᱠᱟᱱᱟ ᱱᱚᱜᱼᱚᱭ ᱟᱨ ᱱᱚᱣᱟ ᱫᱚ ᱱᱚᱜᱼᱚᱭ ᱠᱟᱭᱱᱰᱤ ᱜᱮᱭᱟ ᱱᱟᱦᱟᱜ ᱱᱚᱜᱼᱚ ᱱᱚᱝᱠᱟ ᱟᱨ ᱱᱚᱛᱮᱱᱟᱜ ᱞᱟᱭᱤᱱ ᱫᱚᱞᱤᱧ ᱥᱟᱯᱷᱟ ᱟᱹᱜᱩ ᱠᱮᱫᱟ ᱱᱚᱜᱼᱚ ᱱᱚᱝᱠᱟ ᱱᱟᱦᱟᱜ ᱱᱚᱣᱟ ᱠᱚᱫᱚᱞᱤᱧ ᱥᱟᱯᱷᱟ ᱠᱮᱫᱟ ᱡᱚᱛᱚ ᱱᱟᱦᱟᱜ ᱱᱚᱜᱼᱚ ᱱᱚᱝᱠᱟ ᱱᱟᱜ ᱯᱩᱨᱟᱹ ᱧᱮᱞᱚᱜ ᱠᱟᱱᱟ ᱜᱟᱛᱮ ᱠᱚ ᱱᱚᱰᱮ ᱯᱮ ᱧᱮᱞᱮᱫ ᱠᱟᱱ ᱜᱮᱭᱟ ᱪᱮᱫ ᱞᱮᱠᱟ ᱱᱟᱜ ᱡᱚ ᱠᱟᱱᱟ ᱱᱚᱜᱼᱚᱭ ᱚᱛ ᱨᱮ ᱡᱮᱨᱟᱜ ᱠᱟᱱᱟ ᱦᱟᱸᱜ ᱟᱨ ᱱᱚᱜᱼᱚᱭ ᱵᱩᱴᱟᱹ ᱯᱮ ᱧᱮᱞᱮᱫ ᱠᱟᱱ ᱜᱮᱭᱟ ᱥᱟᱹᱯᱨᱤ ᱵᱩᱴᱟᱹ ᱱᱚᱜᱼᱚᱭ ᱱᱚᱝᱠᱟ ᱟᱨ ᱱᱚᱜᱼᱚᱭ ᱯᱮ ᱧᱮᱞᱮᱫ ᱠᱟᱱ ᱜᱮᱭᱟ ᱱᱚᱣᱟ ᱫᱚ ᱯᱩᱨᱟᱹ ᱥᱟᱹᱯᱨᱤ ᱵᱟᱜᱟᱱ ᱠᱟᱱᱟ ᱱᱟᱦᱟᱜ ᱱᱚᱜᱼᱚ ᱱᱚᱝᱠᱟ ᱟᱨ ᱱᱚᱛᱮ ᱨᱮ ᱦᱟᱸᱜ ᱪᱟᱸᱫᱚᱭ ᱦᱟᱹᱥᱩᱨᱚᱜ ᱠᱟᱱᱟ ᱩᱱᱤ ᱩᱱᱠᱩ ᱦᱟᱸᱜ ᱪᱟᱸᱫᱩ ᱟᱨ ᱱᱤᱛᱚᱜ ᱫᱚ ᱱᱚᱜᱼᱚᱭ ᱞᱤᱧ ᱠᱟᱹᱢᱤ ᱵᱟᱲᱟ ᱵᱷᱟᱜᱟᱜ ᱠᱟᱱᱟ ᱦᱟᱸᱜ ᱟᱨ ᱱᱤᱛᱚᱜ ᱫᱚᱞᱤᱧ ᱪᱟᱞᱟᱜᱼᱟ ᱦᱟᱸᱜ ᱨᱩᱢ ᱛᱮ ᱟᱨ ᱱᱚᱛᱮ ᱨᱮ ᱢᱤᱫ ᱦᱚᱲ ᱢᱮᱱᱟᱭ ᱛᱟᱹᱞᱤᱧᱟ ᱦᱟᱸᱜ ᱟᱨ ᱱᱚᱛᱮ ᱦᱚᱸ ᱚᱱᱠᱟ ᱱᱚᱛᱮ ᱯᱮ ᱧᱮᱞᱮᱫ ᱠᱟᱱ ᱜᱮᱭᱟ ᱱᱚᱜᱼᱚᱭ ᱱᱟᱜ ᱯᱟᱯᱤᱛᱟ ᱵᱟᱜᱟᱱ ᱠᱟᱱᱟ ᱦᱟᱸᱜ ᱱᱚᱜᱼᱚ ᱱᱚᱝᱠᱟ ᱯᱟᱯᱤᱛᱟ ᱡᱚ ᱵᱟᱲᱟᱣ ᱠᱟᱱᱟ ᱟᱹᱰᱤ ᱢᱚᱡᱽ ᱢᱚᱡᱽ ᱯᱟᱯᱤᱛᱟ ᱡᱚ ᱠᱟᱱᱟ ᱱᱚᱜᱼᱚ ᱱᱚᱝᱠᱟ ᱦᱟᱸᱜ ᱯᱩᱨᱟᱹ

ᱟᱨ ᱱᱚᱜᱼᱚ ᱱᱚᱝᱠᱟ ᱛᱮᱯᱮ ᱧᱮᱞᱮᱫ ᱠᱟᱱ ᱜᱮᱭᱟ ᱛᱤᱱᱟᱹᱜ ᱢᱚᱡᱽ ᱡᱚ ᱠᱟᱱᱟ ᱦᱟᱸᱜ ᱱᱚᱜᱼᱚ ᱱᱚᱝᱠᱟ ᱯᱩᱨᱟᱹ ᱞᱟᱹᱴᱩ ᱞᱟᱹᱴᱩ ᱰᱷᱮᱨ ᱰᱷᱮᱨ ᱡᱚ ᱠᱟᱱᱟ ᱱᱚᱜᱼᱚ ᱱᱚᱝᱠᱟ ᱦᱟᱸᱜ ᱛᱚ ᱜᱟᱛᱮ ᱠᱚ ᱱᱤᱛᱚᱜ ᱫᱚ ᱱᱚᱜᱼᱚᱭ ᱨᱩᱢ ᱪᱟᱞᱟᱜ ᱦᱩᱭᱩᱜ ᱞᱟᱹᱜᱤᱫ ᱟᱫᱚ ᱵᱷᱤᱰᱤᱭᱳ ᱪᱮᱫ ᱞᱮᱠᱟ ᱯᱮ ᱟᱹᱭᱠᱟᱹᱣ ᱠᱮᱫ ᱛᱟᱵᱚᱱᱟ ᱦᱟᱸᱜ ᱠᱚᱢᱮᱱᱴ ᱨᱮ ᱞᱟᱹᱭ ᱯᱮ ᱦᱟᱸᱜ ᱟᱨ ᱯᱮ ᱠᱩᱥᱤᱭᱟᱜ ᱠᱷᱟᱱ ᱞᱟᱭᱤᱠ ᱦᱚᱸ ᱞᱟᱭᱤᱠ ᱯᱮ ᱦᱟᱸᱜ ᱟᱨ ᱪᱮᱱᱮᱞ ᱥᱟᱵᱥᱠᱨᱟᱭᱤᱵ ᱯᱮ ᱢᱟ ᱛᱚᱵᱮ ᱟᱨᱵᱚᱱ ᱧᱟᱯᱟᱢᱚᱜ ᱠᱟᱱᱟ ᱦᱤᱡᱩᱜ ᱠᱟᱱ ᱵᱷᱤᱰᱤᱭᱳ ᱨᱮ